ᱛᱮᱦᱮᱧ ᱫᱚ ᱟᱵᱚ ᱠᱚ ᱥᱟᱢᱟᱝ ᱨᱮ ᱥᱚᱢᱟᱡᱽ ᱥᱮᱵᱤ ᱥᱩᱠᱨᱟᱢ ᱴᱩᱰᱩ ᱜᱚᱢᱠᱮ ᱢᱮᱱᱟᱭᱟ ᱟᱨ ᱱᱤᱛᱚᱜ ᱪᱟᱞᱟᱜ ᱠᱟᱱᱟ ᱡᱮ ᱨᱟᱠᱷᱤ ᱨᱟᱠᱷᱤ ᱟᱹᱫᱤᱵᱟᱹᱥᱤ ᱠᱚ ᱠᱷᱟᱥ ᱠᱟᱨ ᱵᱟᱝ ᱵᱚᱱ ᱢᱟᱱᱟᱣ ᱨᱮᱱᱟᱜ ᱵᱤᱨᱳᱫᱷ ᱪᱟᱞᱟᱜ ᱠᱟᱱᱟ ᱟᱫᱚ ᱱᱚᱣᱟ ᱵᱟᱲᱟᱭ ᱞᱟᱹᱠᱛᱤᱜ ᱠᱟᱱᱟ ᱡᱚᱛᱚ ᱠᱷᱚᱱ ᱞᱟᱦᱟ ᱛᱮ ᱟᱵᱚ ᱠᱚ ᱡᱮ ᱨᱟᱠᱷᱤ ᱪᱮᱫ ᱞᱟᱹᱜᱤᱫ ᱵᱟᱵᱚᱱ ᱢᱟᱱᱟᱣᱟ ᱟᱨ ᱪᱮᱫ ᱠᱷᱟᱹᱛᱤᱨ ᱢᱟᱱᱮ ᱟᱵᱚᱣᱟᱜ ᱵᱟᱝ ᱠᱟᱱᱟ ᱛᱚ ᱚᱱᱠᱟ ᱢᱟ ᱟᱭᱢᱟ ᱡᱟᱭᱜᱟ ᱨᱮᱵᱚᱱ ᱵᱤᱨᱳᱫᱷ ᱮᱫᱟ ᱵᱟᱝ ᱵᱚᱱ ᱢᱟᱱᱟᱣᱟ ᱵᱟᱝ ᱵᱚᱱ ᱚᱱᱟ ᱨᱟᱠᱷᱤ ᱯᱟᱨᱟᱵᱽ ᱫᱚ ᱯᱟᱞᱮ ᱠᱷᱟᱱ ᱥᱟᱱᱟᱢ ᱦᱚᱲ ᱜᱮᱵᱚᱱ ᱵᱟᱲᱟᱭᱟ ᱢᱤᱫ ᱛᱤᱨᱞᱟᱹ ᱡᱩᱫᱤ ᱢᱤᱫ ᱟᱡ ᱵᱟᱵᱟ ᱦᱚᱲ ᱠᱤᱱ ᱨᱟᱠᱷᱤ ᱦᱚᱨᱚᱜ ᱮᱭᱟ ᱮᱱᱠᱷᱟᱱ ᱩᱱᱠᱤᱱᱟᱜ ᱫᱚ ᱵᱚᱭᱦᱟ ᱥᱟᱹᱜᱟᱹᱭ ᱢᱮᱱᱛᱮ ᱦᱩᱭᱩᱜᱼᱟ ᱢᱮᱱᱛᱮ ᱮᱱᱛᱮ ᱨᱮᱦᱚᱸ ᱛᱮᱦᱮᱧ ᱪᱮᱫ ᱞᱟᱹᱜᱤᱫ ᱵᱤᱨᱳᱫᱷ ᱦᱩᱭᱩᱜ ᱠᱟᱱᱟ ᱫᱮᱞᱟ ᱵᱚᱱ ᱵᱟᱲᱟᱭᱟ ᱟᱹᱞᱤᱧᱟᱜ ᱩᱭᱦᱟᱹᱨ ᱢᱮᱱᱟᱜᱼᱟ ᱡᱮ ᱥᱟᱶᱛᱟ ᱚᱠᱟ ᱞᱮᱠᱟ ᱵᱚᱱ ᱨᱚᱯᱷᱟᱭᱟ ᱥᱟᱶᱛᱟ ᱚᱠᱟ ᱞᱮᱠᱟ ᱵᱚᱰᱮ ᱟᱠᱟᱱ ᱚᱱᱟ ᱵᱚᱱ ᱥᱟᱯᱷᱟᱭᱟ ᱥᱟᱶᱛᱟ ᱨᱮ ᱡᱟᱦᱟᱸ ᱦᱟᱯᱲᱟᱢ ᱠᱚᱠᱚ ᱥᱚᱨᱮᱥ ᱛᱮᱠᱚ ᱟᱹᱜᱩ ᱞᱟᱜᱼᱟ ᱮᱱᱠᱷᱟᱱ ᱱᱤᱛᱚᱜ ᱡᱩᱜᱽ ᱨᱮᱱ ᱡᱩᱣᱟᱹᱱ ᱡᱟᱦᱟᱸ ᱵᱚᱱ ᱵᱟᱹᱲᱤᱡ ᱤᱫᱤᱭᱮᱜᱼᱟ ᱚᱱᱟ ᱚᱠᱟ ᱞᱮᱠᱟ ᱵᱚᱱ ᱥᱩᱥᱟᱹᱨᱟ ᱚᱱᱟ ᱤᱫᱤ ᱠᱟᱛᱮᱫ ᱦᱟᱸᱜ ᱡᱟᱦᱟᱸ ᱛᱤᱱᱟᱹᱜ ᱜᱮ ᱦᱟᱸᱜ ᱞᱤᱧ ᱵᱟᱰᱟᱭ ᱧᱟᱢ ᱠᱟᱜᱼᱟ ᱟᱯᱮ ᱠᱚ ᱛᱟᱞᱟᱨᱮ ᱞᱤᱧ ᱫᱚᱦᱚᱭᱟ ᱟᱫᱚ ᱡᱟᱦᱟᱸ ᱨᱟᱹᱠᱷᱤ ᱨᱟᱹᱠᱷᱤ ᱯᱚᱨᱚᱵᱽ ᱪᱮᱫᱟᱜ ᱵᱟᱵᱚ ᱢᱟᱱᱟᱣᱟ ᱨᱟᱹᱠᱷᱤ ᱯᱚᱨᱚᱵᱽ ᱨᱮ ᱢᱤᱫ ᱵᱚᱭᱦᱟ ᱢᱤᱥᱤᱭᱟᱜ ᱡᱟᱦᱟᱸ ᱥᱟᱹᱜᱟᱹᱭ ᱠᱟᱱᱟ ᱡᱟᱦᱟᱸ ᱫᱩᱞᱟᱹᱲ ᱠᱟᱱᱟ ᱚᱱᱟ ᱫᱩᱞᱟᱹᱲ ᱵᱟᱹᱲᱤᱡᱚᱜᱼᱟ ᱡᱩᱫᱤ ᱨᱟᱹᱠᱷᱤ ᱵᱟᱵᱚ ᱢᱟᱱᱟᱣ ᱠᱷᱟᱱ ᱱᱚᱝᱠᱟ ᱦᱚᱸ ᱥᱟᱣᱟᱞ ᱨᱟᱠᱟᱵ ᱠᱟᱱᱟ ᱟᱫᱚ ᱱᱚᱣᱟ ᱥᱟᱣᱟᱞ ᱨᱮ ᱱᱤᱛᱚᱜ ᱡᱩᱜᱽ ᱨᱮᱱ ᱡᱩᱣᱟᱹᱱ ᱡᱟᱦᱟᱸ ᱠᱚ ᱨᱟᱠᱟᱵᱮᱜᱼᱟ ᱩᱱᱠᱩ ᱴᱷᱮᱱ ᱜᱮᱞᱤᱧ ᱫᱚᱦᱚᱭᱮᱜᱼᱟ ᱟᱫᱚ ᱟᱵᱚ ᱢᱟ ᱟᱹᱰᱤ ᱥᱚᱠᱛᱚ ᱵᱚᱭᱦᱟ ᱢᱤᱥᱤ ᱢᱮᱱᱟᱜ ᱠᱚᱫᱚ ᱥᱤᱨᱤᱯ ᱡᱟᱱᱟᱢ ᱟᱭᱳ ᱵᱟᱵᱟ ᱨᱮᱱ ᱵᱚᱭᱦᱟ ᱢᱤᱥᱤ ᱢᱟ ᱢᱮᱱᱟᱜ ᱠᱚᱜᱮᱭᱟ ᱢᱟᱢᱚ ᱢᱟᱢᱚ ᱢᱟᱢᱤ ᱨᱮᱱ ᱜᱤᱫᱟᱹᱨ ᱠᱚᱦᱚᱸ ᱵᱚᱭᱦᱟ ᱢᱤᱥᱤ ᱢᱮᱱᱟᱜ ᱠᱚᱣᱟ ᱦᱟᱛᱚᱢ ᱠᱩᱢᱟᱹᱝ ᱨᱮᱱ ᱜᱤᱫᱟᱹᱨ ᱠᱚᱦᱚᱸ ᱵᱚᱭᱦᱟ ᱢᱤᱥᱤ ᱢᱮᱱᱟᱜ ᱠᱚᱣᱟ ᱮᱱᱠᱷᱟᱱ ᱟᱵᱚᱭᱤᱡ ᱟᱹᱞᱤᱧᱤᱡ ᱜᱤᱫᱟᱹᱨ ᱡᱟᱦᱟᱸ ᱞᱮᱠᱟ ᱢᱮᱱᱟᱜ ᱠᱚᱣᱟ ᱚᱱᱠᱟ ᱜᱮ ᱟᱹᱞᱤᱧ ᱫᱟᱭ ᱛᱮᱧᱟᱝ ᱜᱤᱫᱽᱨᱟᱹ ᱠᱚᱦᱚᱸ ᱵᱚᱭᱦᱟ ᱢᱤᱥᱤᱜ ᱠᱟᱱᱟ ᱠᱚ ᱢᱤᱥᱨᱟ ᱢᱤᱥᱨᱟ ᱡᱟᱶᱟᱭ ᱜᱤᱫᱟᱹᱨ ᱦᱚᱸ ᱵᱚᱭᱦᱟ ᱢᱤᱥᱤᱜ ᱠᱟᱱᱟ ᱠᱚ ᱟᱹᱰᱤ ᱨᱚᱠᱚᱢ ᱢᱤᱫᱴᱤᱡ ᱟᱹᱛᱩ ᱨᱮ ᱡᱮᱛᱮ ᱜᱮ ᱢᱳᱴᱟᱢᱩᱴᱤ ᱥᱟᱹᱜᱟᱹᱭ ᱟᱛᱮᱜ ᱵᱚᱭᱦᱟ ᱢᱤᱥᱤ ᱠᱚ ᱧᱟᱢᱚᱜ ᱠᱟᱱ ᱜᱮᱭᱟ ᱟᱫᱚ ᱩᱱᱠᱩ ᱡᱩᱜᱽ ᱨᱮᱱ ᱡᱩᱣᱟᱹᱱ ᱴᱷᱮᱱ ᱜᱮᱞᱤᱧ ᱫᱚᱦᱚᱭᱟ ᱠᱟᱛᱷᱟ ᱡᱮ ᱵᱚᱭᱦᱟ ᱥᱟᱹᱜᱟᱹᱭ ᱪᱟᱵᱟᱜ ᱠᱟᱱᱟ ᱨᱟᱹᱠᱷᱤ ᱡᱩᱫᱤ ᱵᱟᱵᱚ ᱢᱟᱱᱟᱣ ᱮᱜ ᱠᱷᱟᱱ ᱟᱫᱚᱞᱤᱧ ᱢᱮᱱᱟ ᱡᱮ ᱨᱟᱹᱠᱷᱤ ᱨᱮ ᱪᱤᱠᱟᱭᱟᱠᱚ ᱨᱟᱹᱠᱷᱤ ᱠᱚ ᱦᱚᱨᱚᱜ ᱟᱠᱚᱣᱟ ᱵᱚᱭᱦᱟ ᱠᱚ ᱦᱚᱨᱚᱜ ᱠᱚᱣᱟ ᱢᱤᱥᱤ ᱠᱚ ᱡᱮ ᱱᱩᱭ ᱫᱚ ᱤᱧᱤᱡ ᱵᱚᱭᱦᱟ ᱠᱟᱱᱟᱭ ᱱᱩᱭ ᱫᱚ ᱤᱧᱟᱹᱜ ᱨᱟᱪᱪᱷᱟᱭᱟᱭ ᱟᱨ ᱡᱟᱦᱟᱸ ᱠᱟᱢᱟᱣ ᱟᱠᱟᱫ ᱠᱷᱟᱱ ᱯᱩᱭᱥᱟᱹ ᱦᱚᱸ ᱤᱢᱟᱹᱧ ᱢᱮ ᱟᱨ ᱞᱩᱜᱽᱲᱤ ᱠᱟᱹᱧ ᱢᱮ ᱱᱟᱣᱟ ᱱᱟᱣᱟ ᱱᱚᱣᱟ ᱱᱟᱦᱟᱜ ᱩᱭᱦᱟᱹᱨ ᱢᱮᱱᱟᱜᱼᱟ ᱟᱹᱰᱤ ᱦᱚᱲ ᱢᱮᱱᱟᱠᱚ ᱵᱟᱝᱜᱮ ᱨᱟᱹᱠᱷᱤ ᱫᱚ ᱟᱞᱮᱭᱟᱜ ᱫᱚ ᱨᱟᱪᱪᱷᱟ ᱵᱚᱱᱫᱷᱚᱱ ᱢᱤᱫᱴᱤᱡ ᱵᱷᱟᱭ ᱵᱚᱦᱚᱱ ᱠᱟ ᱯᱮᱭᱟᱨ ᱠᱟ ᱨᱤᱥᱛᱟ ᱦᱮ ᱛᱚ ᱟᱹᱞᱤᱧ ᱞᱤᱧ ᱥᱟᱶᱟᱞᱟ ᱡᱮ ᱩᱱᱟᱹᱜ ᱵᱚᱭᱦᱟ ᱢᱮᱱᱟᱜ ᱠᱚᱣᱟ ᱩᱱᱟᱹᱜ ᱢᱤᱥᱨᱟ ᱢᱮᱱᱟᱜ ᱠᱚᱣᱟ ᱮᱱᱠᱷᱟᱱ ᱡᱟᱦᱟᱸᱭ ᱢᱤᱥᱨᱟ ᱡᱩᱫᱤ ᱨᱟᱹᱠᱷᱤ ᱦᱚᱨᱚᱜ ᱠᱮᱫᱟᱭ ᱩᱱᱤ ᱢᱟ ᱢᱤᱥᱨᱟ ᱦᱩᱭᱮᱱᱟᱭ ᱵᱚᱭᱦᱟ ᱦᱩᱭᱮᱱᱟᱭ ᱮᱱᱠᱷᱟᱱ ᱡᱟᱦᱟᱸᱭ ᱡᱩᱫᱤ ᱨᱟᱹᱠᱷᱤ ᱵᱟᱭ ᱦᱚᱨᱚᱜ ᱞᱮᱫᱮᱭᱟᱭ ᱮᱱᱠᱷᱟᱱ ᱩᱱᱤ ᱫᱚ ᱚᱠᱟ ᱱᱚᱡᱚᱨ ᱛᱮ ᱧᱮᱞᱮᱭᱟᱭ ᱵᱚᱭᱦᱟ ᱱᱚᱡᱚᱨ ᱛᱮᱢᱟ ᱵᱟᱭ ᱧᱮᱞᱮᱭᱟ ᱨᱟᱹᱠᱷᱤ ᱵᱟᱭ ᱦᱚᱨᱚᱜ ᱟᱠᱟᱫᱮ ᱫᱚᱭ ᱮᱱᱠᱷᱟᱱ ᱩᱱᱤ ᱪᱮᱫ ᱜᱚᱞᱚᱛ ᱱᱚᱡᱚᱨ ᱛᱮ ᱧᱮᱞᱮᱭᱟᱭ ᱵᱟᱝ ᱧᱮᱞ ᱫᱚᱨᱠᱟᱨ ᱮᱱᱠᱷᱟᱱ ᱱᱩᱠᱩ ᱫᱚ ᱢᱮᱱᱮᱫᱼᱟ ᱠᱚ ᱨᱟᱹᱠᱷᱤ ᱦᱚᱨᱚᱜ ᱠᱟᱛᱮᱫ ᱢᱤᱫᱴᱤᱡ ᱥᱟᱹᱜᱟᱹᱭ ᱵᱮᱱᱟᱣᱮᱫᱼᱟᱹᱧ ᱟᱨᱮ ᱥᱟᱹᱜᱟᱹᱭ ᱢᱟ ᱵᱮᱱᱟᱣ ᱟᱠᱟᱱᱟ ᱟᱢ ᱚᱠᱚᱭ ᱠᱟᱱᱟᱢ ᱥᱟᱹᱜᱟᱹᱭ ᱵᱮᱱᱟᱣ ᱦᱚᱲ ᱡᱩᱫᱤ ᱡᱮᱛᱮ ᱜᱮ ᱡᱩᱫᱤ ᱵᱚ ᱱᱚᱣᱟ ᱫᱷᱟᱹᱨᱛᱤ ᱨᱮ ᱵᱚᱭᱦᱟ ᱢᱤᱥᱤᱨ ᱜᱮ ᱢᱮᱱᱟᱢᱟ ᱮᱱᱠᱷᱟᱱ ᱢᱟ ᱟᱢ ᱤᱧ ᱢᱟ ᱮᱨᱟ ᱦᱚᱸ ᱵᱟᱭ ᱛᱟᱦᱮᱱ ᱮᱱᱠᱷᱟᱱ ᱟᱵᱚᱣᱟᱜ ᱥᱚᱢᱟᱡᱽ ᱨᱮ ᱥᱟᱹᱜᱟᱹᱭ ᱡᱟᱦᱟᱸ ᱢᱮᱱᱟᱜᱼᱟ ᱥᱟᱹᱜᱟᱹᱭ ᱟᱲᱟᱜ ᱠᱟᱛᱮ ᱜᱮ ᱟᱵᱚ ᱫᱚ ᱦᱟᱸᱜ ᱚᱲᱟᱜ ᱫᱩᱣᱟᱹᱨ ᱵᱚ ᱵᱮᱱᱟᱣᱟ ᱥᱟᱞᱟ ᱥᱟᱝᱜᱟᱛ ᱥᱟᱹᱜᱟᱹᱭ ᱛᱮᱦᱮᱧ ᱩᱱᱠᱩᱣᱟᱜ ᱥᱟᱹᱜᱟᱹᱭ ᱟᱞᱟᱜᱽ ᱜᱮᱭᱟ ᱯᱮᱲᱟ ᱥᱟᱹᱜᱟᱹᱭ ᱟᱞᱟᱜᱽ ᱜᱮᱭᱟ ᱟᱨ ᱯᱮᱲᱟ ᱵᱷᱤᱛᱤᱨ ᱨᱮ ᱡᱟᱦᱟᱸ ᱵᱚᱭᱦᱟ ᱢᱤᱥᱤ ᱥᱟᱹᱜᱟᱹᱭ ᱚᱱᱟ ᱦᱚᱸ ᱟᱞᱟᱜᱽ ᱜᱮᱭᱟ ᱚᱱᱟ ᱦᱚᱸ ᱱᱤᱡᱮ ᱵᱚᱭᱦᱟ ᱢᱤᱥᱤ ᱞᱮᱠᱟ ᱜᱮ ᱩᱱᱠᱩ ᱦᱟᱛᱚᱢ ᱠᱩᱢᱟᱹᱝ ᱢᱟᱢᱚ ᱢᱟᱹᱢᱤ ᱨᱮᱱ ᱜᱤᱫᱟᱹᱨ ᱵᱚᱱ ᱢᱟᱱᱟᱣ ᱠᱚᱣᱟ ᱡᱚᱠᱷᱚᱱ ᱢᱟᱢᱚ ᱚᱲᱟᱜ ᱵᱚᱱ ᱪᱟᱞᱟᱜᱼᱟ ᱵᱚᱭᱦᱟ ᱢᱤᱥᱤ ᱵᱚᱱ ᱧᱟᱯᱟᱢᱟ ᱥᱮ ᱠᱷᱟᱱ ᱢᱤᱫ ᱢᱟᱭᱟᱝ ᱦᱟᱹᱴᱤᱧ ᱞᱮᱠᱟ ᱵᱚᱱ ᱛᱟᱦᱮᱱᱟ ᱱᱚᱣᱟ ᱥᱟᱹᱜᱟᱹᱭ ᱫᱚ ᱨᱟᱠᱪᱷᱟ ᱵᱚᱱᱫᱷᱚᱱ ᱫᱚ ᱦᱟᱸᱜ ᱵᱟᱭ ᱨᱟᱹᱯᱩᱫ ᱫᱟᱲᱮᱭᱟᱜᱼᱟᱭ ᱟᱨ ᱚᱱᱟ ᱠᱷᱚᱱᱟᱜ ᱫᱚ ᱦᱟᱸᱜ ᱵᱮᱥ ᱫᱚ ᱦᱟᱸᱜ ᱵᱟᱭ ᱵᱮᱱᱟᱣ ᱫᱟᱲᱮᱭᱟᱜᱼᱟ ᱟᱨ ᱡᱟᱦᱟᱸᱭ ᱨᱟᱹᱠᱷᱤ ᱠᱚ ᱢᱟᱱᱟᱣᱟ ᱩᱱᱠᱩ ᱠᱩᱞᱤ ᱠᱚᱣᱟᱵᱤᱱ ᱩᱱᱠᱩ ᱢᱟᱢᱚᱭ ᱜᱤᱫᱽᱨᱟᱹ ᱟᱨ ᱦᱟᱛᱚᱢᱤᱡ ᱜᱤᱫᱽᱨᱟᱹ ᱠᱚ ᱵᱟᱯᱞᱟᱜᱼᱟ ᱛᱮᱦᱮᱧ ᱢᱟᱢᱚ ᱵᱷᱟᱹᱜᱽᱱᱤ ᱥᱟᱞᱟᱜ ᱵᱟᱯᱞᱟᱜ ᱟᱭ ᱱᱚᱝᱠᱟ ᱛᱟᱠᱚ ᱥᱟᱹᱜᱟᱹᱭ ᱢᱮᱱᱟᱜᱼᱟ ᱡᱟᱦᱟᱸᱭ ᱨᱟᱠᱠᱷᱟ ᱵᱚᱱᱫᱷᱚᱱ ᱠᱚ ᱢᱟᱱᱟᱣᱟ ᱡᱟᱦᱟᱸᱭ ᱠᱚ ᱦᱚᱨᱚᱜ ᱟᱠᱚᱣᱟ ᱞᱮᱠᱤᱱ ᱟᱵᱚᱣᱟᱜ ᱢᱟ ᱵᱟᱹᱱᱩᱜ ᱟᱛᱚ ᱱᱚᱝᱠᱟ ᱢᱟ ᱮᱱᱠᱷᱟᱱ ᱟᱵᱚ ᱩᱱᱠᱩ ᱥᱟᱞᱟᱜ ᱯᱟᱸᱡᱟ ᱠᱟᱛᱮ ᱟᱵᱚᱣᱟᱜ ᱥᱚᱢᱟᱡᱽ ᱪᱮᱫᱟᱜ ᱵᱚ ᱵᱚᱰᱮᱭᱟ ᱫᱩᱥᱟᱹᱨ ᱠᱟᱛᱷᱟ ᱟᱵᱚ ᱮᱴᱟᱜ ᱡᱟᱹᱛᱤᱭᱟᱜ ᱵᱚ ᱯᱟᱸᱡᱟᱭᱟ ᱮᱱᱠᱷᱟᱱ ᱮᱴᱟᱜ ᱡᱟᱹᱛᱤ ᱨᱮᱠᱚ ᱞᱮᱠᱷᱟ ᱵᱚᱱᱟ ᱠᱞᱤᱭᱟᱨ ᱠᱟᱱᱟ ᱛᱮᱦᱮᱧ ᱟᱵᱚ ᱢᱤᱫᱴᱤᱡ ᱠᱚᱞᱚᱢ ᱵᱟᱵᱚ ᱧᱟᱢ ᱠᱟᱜᱼᱟ ᱡᱮᱛᱮ ᱦᱚᱲᱟᱜ ᱟᱠᱚᱣᱟᱜ ᱢᱤᱫᱴᱤᱡ ᱠᱚᱞᱚᱢ ᱢᱮᱱᱟᱜᱼᱟ ᱦᱤᱱᱫᱩ ᱢᱩᱥᱞᱤᱢ ᱥᱤᱠᱷ ᱤᱥᱟᱭ ᱡᱮᱛᱮ ᱦᱚᱲᱟᱜ ᱢᱤᱫᱴᱤᱡ ᱠᱚᱞᱚᱢ ᱢᱮᱱᱟᱜᱼᱟ ᱟᱵᱚᱣᱟᱜ ᱢᱤᱫᱴᱤᱡ ᱠᱷᱟᱹᱞᱤ ᱠᱚᱞᱚᱢ ᱛᱟᱦᱮᱸ ᱞᱮᱱᱟ ᱟᱨ ᱱᱮ ᱟᱨ ᱱᱮ ᱦᱟᱴᱟᱣ ᱠᱟᱜᱼᱟ ᱠᱚ ᱛᱮᱦᱮᱧ ᱠᱚᱞᱚᱢ ᱵᱟᱵᱚ ᱧᱟᱢ ᱠᱟᱜᱼᱟ ᱡᱟᱛᱮ ᱮᱴᱟᱜ ᱨᱮᱠᱚ ᱡᱚᱱᱜᱚᱱᱟ ᱨᱮᱠᱚ ᱞᱮᱠᱷᱟᱭᱮᱜ ᱵᱚᱱᱟ ᱦᱤᱱᱫᱩ ᱨᱮᱠᱚ ᱞᱮᱠᱷᱟᱭᱮᱜ ᱵᱚᱱᱟ ᱠᱤᱪᱷᱩ ᱢᱩᱥᱞᱟᱹ ᱨᱮᱠᱚ ᱞᱮᱠᱷᱟᱭᱮᱜ ᱵᱚᱱᱟ ᱠᱤᱪᱷᱩ ᱠᱨᱤᱥᱪᱟᱱ ᱨᱮᱠᱚ ᱞᱮᱠᱷᱟᱭᱮᱜ ᱵᱚᱱᱟ ᱟᱵᱚᱣᱟᱜ ᱠᱚᱞᱚᱢ ᱵᱟᱹᱱᱩᱜᱼᱟ ᱚᱱᱛᱮ ᱫᱚ ᱵᱟᱵᱚ ᱯᱟᱸᱡᱟᱭᱮᱜᱼᱟ ᱟᱵᱚ ᱪᱮᱫ ᱵᱚᱱ ᱯᱟᱸᱡᱟᱭᱮᱜᱼᱟ ᱡᱮ ᱪᱷᱟᱹᱛᱤᱠ ᱡᱟᱦᱟᱸ ᱠᱚ ᱢᱟᱱᱟᱣᱮᱫ ᱚᱱᱛᱮ ᱵᱚᱱ ᱯᱟᱸᱡᱟᱭᱮᱫᱼᱟ ᱫᱤᱥᱟᱹ ᱨᱮ ᱢᱮᱱᱟᱜᱼᱟ ᱱᱚᱣᱟ ᱱᱚᱣᱟ ᱨᱟᱹᱠᱷᱤ ᱥᱟᱞᱟᱜ ᱜᱮ ᱨᱤᱞᱮᱴᱮᱰ ᱡᱮ ᱵᱷᱟᱨᱚᱛ ᱵᱷᱤᱛᱤᱨ ᱨᱮ ᱢᱤᱫᱴᱤᱡ ᱠᱟᱹᱱᱩᱱ ᱢᱮᱱᱟᱜᱼᱟ ᱚᱱᱟ ᱠᱟᱹᱱᱩᱱ ᱨᱮ ᱢᱮᱱ ᱟᱠᱟᱫᱼᱟ ᱟᱹᱫᱤᱵᱟᱹᱥᱤ ᱫᱚ ᱚᱠᱚᱭ ᱠᱟᱱᱟᱭ ᱚᱱᱟ ᱠᱟᱹᱱᱩᱱ ᱨᱮ ᱯᱟᱸᱪᱴᱤ ᱡᱟᱦᱟᱸᱭᱟᱜ ᱜᱩᱱ ᱢᱮᱱᱟᱜᱼᱟ ᱩᱱᱤ ᱠᱟᱱᱟᱭ ᱟᱹᱫᱤᱵᱟᱹᱥᱤ ᱯᱟᱸᱪᱴᱤ ᱢᱚᱫᱽᱫᱷᱮ ᱨᱮ ᱢᱤᱫᱴᱤᱡ ᱜᱩᱱ ᱢᱮᱱᱟᱜᱼᱟ ᱡᱮ ᱫᱩᱥᱨᱳ ᱥᱮ ᱵᱷᱤᱱ ᱫᱩᱥᱨᱳ ᱫᱚ ᱚᱠᱚᱭ ᱠᱟᱱᱟᱭ ᱥᱚᱝᱵᱤᱫᱷᱟᱱ ᱨᱮ ᱫᱩᱥᱨᱳ ᱮᱢ ᱟᱠᱟᱫ ᱠᱚᱣᱟᱭ ᱚᱠᱚᱭ ᱠᱟᱱᱟ ᱠᱚ ᱦᱤᱱᱫᱩ ᱢᱩᱥᱞᱤᱢ ᱥᱤᱠᱷ ᱤᱥᱟᱭ ᱟᱨ ᱵᱟᱨᱭᱟ ᱠᱤᱱ ᱵᱟᱲᱦᱟᱣ ᱠᱟᱱᱟ ᱵᱳᱫᱷ ᱟᱨ ᱡᱮᱱ ᱱᱩᱠᱩᱣᱟᱜ ᱥᱟᱞᱟᱜ ᱵᱷᱤᱱᱟᱹ ᱪᱮᱫ ᱨᱮ ᱵᱷᱤᱱᱟᱹ ᱵᱚᱸᱜᱟ ᱵᱩᱨᱩ ᱨᱮ ᱵᱷᱤᱱᱟᱹ ᱵᱟᱯᱞᱟ ᱵᱷᱟᱸᱰᱟᱱ ᱨᱮ ᱵᱷᱤᱱᱟᱹ ᱪᱷᱩᱛ ᱪᱷᱟᱹᱴᱭᱟᱹᱨ ᱨᱮ ᱵᱷᱤᱱᱟᱹ ᱯᱟᱨᱟᱵᱽ ᱯᱩᱱᱟᱹᱭ ᱵᱷᱤᱱᱟᱹ ᱦᱚᱨᱚᱜ ᱵᱟᱸᱫᱮ ᱵᱷᱤᱱᱟᱹ ᱵᱟᱸᱠᱷᱮᱲ ᱮᱢᱟᱱ ᱡᱮᱛᱮ ᱵᱷᱤᱱᱟᱹ ᱛᱚᱵᱮ ᱜᱟᱹᱱᱤ ᱦᱩᱭᱩᱜ ᱠᱟᱱᱟ ᱫᱩᱥᱨᱟᱹ ᱥᱤᱵᱤᱞ ᱮᱱᱠᱷᱟᱱ ᱱᱚᱰᱮ ᱩᱱᱤ ᱨᱟᱹᱠᱷᱤ ᱢᱟᱱᱟᱣ ᱮᱜ ᱟᱭ ᱟᱨ ᱟᱢ ᱦᱚᱸ ᱨᱟᱹᱠᱷᱤ ᱢᱟᱱᱟᱣ ᱮᱜ ᱟᱢ ᱮᱱᱠᱷᱟᱱ ᱟᱢ ᱦᱚᱸᱛᱚ ᱩᱱᱤ ᱞᱮᱠᱟᱜᱮ ᱞᱮᱠᱷᱟᱜ ᱠᱟᱱᱟᱢ ᱦᱤᱱᱫᱩ ᱨᱮᱜᱮ ᱮᱱᱠᱷᱟᱱ ᱟᱢ ᱦᱚᱸᱛᱚ ᱜᱟᱯᱟ ᱡᱩᱫᱤ ᱦᱤᱱᱫᱩ ᱟᱡ ᱠᱟᱱᱟᱭ ᱟᱢ ᱦᱚᱸ ᱦᱤᱱᱫᱩ ᱠᱟᱱᱟᱢ ᱮᱱᱠᱷᱟᱱ ᱜᱟᱯᱟ ᱟᱢᱟᱜ ᱡᱟᱦᱟᱸ ᱛᱤᱱᱟᱹᱜ ᱜᱮ ᱚᱫᱷᱤᱠᱟᱨ ᱟᱡᱟᱜ ᱦᱚᱸ ᱚᱫᱷᱤᱠᱟᱨ ᱵᱚᱨᱟᱵᱚᱨᱚᱜ ᱠᱟᱱᱟ ᱮᱱᱠᱷᱟᱱ ᱟᱢ ᱦᱚᱸ ᱦᱟᱥᱟ ᱡᱟᱭᱜᱟ ᱡᱮᱛᱮ ᱮᱲᱮᱭᱮᱫ ᱢᱮᱫᱚᱭ ᱟᱢᱟᱜ ᱦᱟᱥᱟ ᱞᱟᱛᱟᱨ ᱨᱮᱜᱮ ᱠᱷᱟᱹᱱᱤᱡ ᱥᱚᱢᱯᱚᱫᱟ ᱢᱮᱱᱟᱜᱼᱟ ᱢᱟᱭᱤᱱᱥ ᱢᱤᱱᱨᱟᱞ ᱢᱮᱱᱟᱜᱼᱟ ᱛᱮᱦᱮᱧ ᱚᱱᱟ ᱪᱷᱟᱲᱟᱣ ᱞᱟᱹᱜᱤᱫ ᱛᱮᱜᱮ ᱛᱮᱦᱮᱧ ᱩᱱᱟᱹᱜ ᱜᱟᱱ ᱠᱟᱹᱱᱩᱱ ᱵᱮᱱᱟᱜ ᱠᱟᱱᱟ ᱟᱫᱚ ᱚᱱᱟ ᱥᱤᱨᱯ ᱨᱟᱹᱠᱷᱤ ᱢᱟᱱᱟ ᱨᱮᱱᱟᱜ ᱩᱫᱽᱫᱮᱥ ᱫᱚ ᱵᱟᱝ ᱠᱟᱱᱟ ᱛᱮᱦᱮᱧ ᱪᱷᱟᱹᱛᱤᱠᱟᱜ ᱡᱟᱦᱟᱸ ᱛᱤᱱᱟᱹᱜ ᱜᱮ ᱯᱟᱨᱟᱵᱽ ᱟᱵᱚ ᱵᱟᱝ ᱢᱟᱱᱟᱣ ᱫᱚᱨᱠᱟᱨ ᱪᱷᱟᱹᱛᱤᱠᱟᱜ ᱴᱟᱨᱜᱮᱴ ᱢᱮᱱᱟᱜᱼᱟ ᱡᱟᱦᱟᱸ ᱛᱤᱱᱟᱹᱜ ᱜᱮ ᱟᱹᱫᱤᱵᱟᱹᱥᱤᱭᱟᱜ ᱯᱟᱨᱟᱵᱽ ᱟᱵᱚ ᱮᱲᱮ ᱠᱚᱣᱟ ᱵᱚ ᱟᱨ ᱚᱱᱟ ᱯᱚᱨᱚᱵᱽ ᱨᱮ ᱥᱟᱹᱢᱤᱞ ᱠᱚᱣᱟ ᱵᱚ ᱟᱨ ᱟᱵᱚ ᱥᱮᱫ ᱵᱚ ᱯᱟᱸᱡᱟ ᱠᱚᱣᱟ ᱚᱱᱟ ᱫᱤᱭᱮ ᱛᱮ ᱥᱮᱛᱟᱜ ᱟᱹᱭᱩᱵ ᱟᱠᱚᱣᱟᱜ ᱵᱚᱸᱜᱟᱼᱵᱩᱨᱩ ᱜᱮ ᱥᱮᱨᱮᱧ ᱦᱚᱪᱚᱭᱮᱫᱼᱟ ᱠᱚ ᱛᱟᱠᱤ ᱱᱚᱣᱟ ᱟᱹᱰᱤ ᱪᱮᱦᱨᱟ ᱠᱚ ᱵᱩᱡᱷᱟᱹᱣ ᱢᱟ ᱟᱵᱚᱣᱟᱜ ᱵᱚᱸᱜᱟᱼᱵᱩᱨᱩ ᱠᱚ ᱦᱤᱡᱩᱜ ᱢᱟ ᱜᱟᱯᱟ ᱠᱟᱹᱡ ᱠᱟᱹᱡ ᱛᱮ ᱟᱠᱚᱭᱤᱡ ᱠᱩᱲᱤ ᱜᱤᱫᱽᱨᱟᱹ ᱟᱵᱚ ᱵᱚ ᱟᱹᱜᱩ ᱠᱚᱣᱟ ᱟᱨ ᱟᱵᱚ ᱥᱚᱢᱟᱡᱽ ᱵᱚ ᱵᱟᱲᱦᱟᱣᱟ ᱱᱩᱠᱩ ᱦᱚᱸᱠᱚ ᱢᱮᱛᱟ ᱠᱚᱣᱟ ᱦᱤᱱᱫᱩ ᱠᱟᱱᱟ ᱠᱚ ᱟᱨ ᱱᱩᱠᱩᱣᱟᱜ ᱦᱟᱥᱟ ᱡᱟᱭᱜᱟ ᱡᱮᱛᱮ ᱵᱚ ᱪᱷᱟᱲᱟᱣ ᱠᱚᱣᱟ ᱮᱱᱠᱷᱟᱱ ᱱᱩᱠᱩᱣᱟᱜ ᱦᱟᱥᱟ ᱡᱟᱭᱜᱟ ᱞᱟᱛᱟᱨ ᱨᱮ ᱡᱟᱦᱟᱸ ᱛᱤᱱᱟᱹᱜ ᱠᱷᱟᱱᱤᱡᱽ ᱥᱚᱢᱯᱚᱫ ᱢᱮᱱᱟᱜᱼᱟ ᱡᱮᱛᱮ ᱵᱚ ᱪᱷᱟᱲᱟᱣ ᱠᱚᱣᱟ ᱟᱨ ᱱᱩᱠᱩ ᱫᱚ ᱛᱟᱭᱱᱚᱢ ᱫᱚ ᱦᱟᱸᱜ ᱵᱚ ᱞᱮᱵᱮᱫ ᱜᱚᱡ ᱠᱟᱠᱚᱣᱟ ᱱᱩᱠᱩ ᱱᱤᱫᱷᱟᱹᱱ ᱡᱟᱹᱛᱤ ᱫᱚ ᱱᱚᱣᱟ ᱴᱟᱨᱜᱮᱴ ᱢᱮᱱᱟᱜᱼᱟ ᱱᱚᱣᱟ ᱢᱟᱱᱥᱟ ᱢᱮᱱᱟᱜᱼᱟ ᱛᱮᱦᱮᱧ ᱡᱚᱠᱷᱚᱱ ᱢᱟᱹᱡᱷᱤ ᱯᱟᱨᱜᱟᱱᱟ ᱢᱚᱦᱚᱞ ᱵᱟᱲᱟᱭ ᱧᱟᱢ ᱠᱮᱜᱼᱟᱭ ᱱᱚᱣᱟ ᱢᱟᱱᱥᱟ ᱱᱩᱭ ᱮᱞᱟᱱ ᱠᱮᱜᱼᱟᱭ ᱡᱮ ᱟᱵᱚ ᱥᱟᱱᱛᱟᱲ ᱫᱚ ᱟᱵᱚᱣᱟᱜ ᱛᱮᱵᱚᱱ ᱛᱟᱲᱟᱢ ᱢᱟ ᱪᱷᱟᱹᱛᱤᱠ ᱠᱚᱣᱟᱜ ᱛᱮᱫᱚ ᱵᱟᱝ ᱱᱚᱣᱟ ᱮᱞᱟᱱ ᱠᱟᱜᱼᱟᱭ ᱡᱮ ᱨᱟᱹᱠᱷᱤ ᱫᱚ ᱵᱟᱝ ᱜᱚᱢᱦᱟ ᱵᱚᱱ ᱢᱟᱱᱟᱣ ᱢᱟ ᱮᱱᱠᱷᱟᱱ ᱨᱟᱹᱠᱷᱤ ᱫᱚ ᱟᱞᱚ ᱵᱚᱱ ᱢᱟᱱᱟᱣ ᱢᱟ ᱥᱟᱱᱟᱢ ᱥᱟᱶᱛᱟ ᱴᱷᱮᱱ ᱟᱹᱞᱤᱧᱟᱜ ᱱᱮᱦᱚᱨ ᱟᱹᱞᱤᱧᱟᱜ ᱟᱹᱯᱤᱞ ᱛᱟᱦᱮᱱᱟ ᱡᱚᱦᱟᱨ